ᱞᱟᱹᱭ ᱪᱟᱵᱟ ᱠᱮᱫᱟ ᱛᱤᱦᱤᱧ ᱟᱵᱚ ᱱᱚᱣᱟ ᱥᱟᱱᱛᱟᱞ ᱯᱟᱨᱜᱟᱱᱟ ᱨᱮ ᱵᱟᱰᱟᱭ ᱜᱮᱭᱟᱵᱚᱱ ᱟᱵᱚ ᱫᱚ ᱱᱚᱰᱮ ᱫᱚ ᱟᱹᱰᱤ ᱫᱤᱱ ᱠᱷᱚᱱ ᱢᱩᱞ ᱵᱟᱥᱤ ᱠᱟᱱᱟ ᱵᱚᱱ ᱱᱚᱰᱮᱱ ᱠᱚ ᱡᱚᱱᱢᱚ ᱦᱚᱲ ᱠᱟᱱᱟ ᱵᱚᱱ ᱱᱚᱰᱮᱱ ᱠᱚ ᱡᱟᱱᱟᱢ ᱦᱚᱲ ᱠᱟᱱᱟ ᱵᱚᱱ ᱱᱚᱰᱮ ᱡᱩᱱᱢᱤ ᱡᱟᱭᱜᱟ ᱢᱮᱱᱟᱜ ᱛᱟᱵᱚᱱᱟ ᱟᱨ ᱡᱚᱛᱚ ᱱᱚᱰᱮᱱᱟᱜ ᱟᱭ ᱚᱫᱷᱤᱠᱟᱨ ᱟᱵᱚᱣᱟᱜ ᱥᱟᱱᱛᱟᱞᱟᱜ ᱢᱮᱱᱟᱜ ᱛᱟᱵᱚᱱᱟ ᱱᱚᱣᱟ ᱫᱚ ᱡᱚᱛᱚ ᱦᱚᱲ ᱵᱚᱱ ᱵᱟᱰᱟᱭ ᱜᱮᱭᱟ ᱢᱮᱱᱠᱷᱟᱱ ᱟᱵᱚ ᱱᱚᱣᱟ ᱪᱤᱠᱟᱹᱛᱮ ᱵᱟᱵᱚᱱ ᱵᱟᱪᱷᱟᱣ ᱫᱟᱲᱮᱭᱟᱜ ᱠᱟᱱᱟ ᱟᱵᱚ ᱛᱟᱞᱟᱨᱮ ᱟᱹᱰᱤ ᱫᱤᱱ ᱨᱮ ᱤᱝᱨᱮᱡᱽ ᱨᱟᱡᱟ ᱛᱤᱱ ᱨᱮᱫᱚ ᱥᱤᱫᱟᱹ ᱠᱟᱹᱱᱩ ᱛᱟᱠᱚ ᱠᱚ ᱞᱟᱹᱲᱦᱟᱹᱭ ᱞᱮᱱᱟ ᱚᱱᱟ ᱵᱟᱫ ᱨᱮ ᱱᱚᱰᱮ ᱮᱭᱥᱮ ᱥᱟᱱᱛᱟᱞ ᱯᱟᱨᱜᱟᱱᱟ ᱵᱮᱱᱟᱣᱱᱟ ᱟᱨ ᱟᱹᱱ ᱠᱟᱹᱱᱩᱱ ᱟᱵᱚ ᱵᱟᱠᱷᱨᱟ ᱠᱚ ᱵᱮᱱᱟᱣ ᱠᱮᱫᱟ ᱥᱟᱱᱛᱟᱞ ᱠᱚ ᱦᱚᱲ ᱠᱚᱫᱚ ᱱᱤᱭᱟᱹ ᱱᱤᱭᱟᱹ ᱟᱹᱱ ᱠᱟᱹᱱᱩᱱ ᱨᱮᱯᱮ ᱛᱟᱦᱮᱱᱟ ᱫᱤᱠᱩ ᱫᱚ ᱱᱚᱣᱟ ᱠᱚ ᱟᱹᱱ ᱠᱟᱹᱱᱩᱱ ᱠᱷᱚᱱ ᱵᱟᱠᱚ ᱨᱮᱡ ᱫᱟᱲᱮᱭᱟᱯᱮᱭᱟ ᱟᱨ ᱟᱯᱮ ᱫᱚ ᱱᱚᱣᱟ ᱨᱮ ᱯᱮ ᱛᱟᱦᱮᱸ ᱞᱮᱱᱠᱷᱟᱱ ᱟᱯᱮᱭᱟᱜ ᱫᱤᱥᱚᱢ ᱠᱟᱱᱟ ᱟᱯᱮ ᱛᱮᱯᱮ ᱪᱟᱞᱟᱣ ᱵᱟᱱᱟᱣᱟ ᱱᱚᱣᱟ ᱫᱚ ᱟᱵᱚ ᱠᱚ ᱨᱚᱲ ᱟᱠᱟᱫᱟ ᱵᱚᱱ ᱟᱨ ᱵᱚᱱ ᱵᱟᱰᱟᱭᱟ ᱠᱚ ᱟᱸᱡᱚᱢ ᱟᱠᱟᱫᱟ ᱵᱚᱱ ᱟᱫᱚ ᱛᱤᱦᱤᱧ ᱟᱵᱚ ᱦᱚᱲ ᱪᱤᱠᱟᱛᱮ ᱵᱟᱵᱚᱱ ᱥᱟᱥᱚᱱ ᱵᱟᱵᱚᱱ ᱪᱟᱞᱟᱣ ᱫᱟᱲᱮᱭᱟᱜ ᱠᱟᱱᱟ ᱵᱟᱝ ᱫᱚ ᱟᱹᱱ ᱠᱟᱹᱱᱩᱱ ᱜᱮ ᱵᱟᱵᱚᱱ ᱵᱟᱰᱟᱭ ᱠᱟᱱ ᱵᱟᱝ ᱫᱚ ᱵᱟᱵᱚᱱ ᱧᱮᱞ ᱴᱷᱤᱠᱮᱫ ᱠᱟᱱ ᱥᱟᱹᱨᱤ ᱫᱚ ᱥᱟᱹᱨᱤ ᱠᱟᱛᱷᱟ ᱠᱟᱱ ᱜᱮᱭᱟ ᱤᱧ ᱦᱚᱧ ᱦᱩᱫᱤᱥᱮᱫ ᱠᱟᱱᱟ ᱵᱟᱵᱚᱱ ᱧᱮᱞ ᱴᱷᱤᱠᱮᱫ ᱠᱟᱱᱟ ᱪᱮᱫᱟᱜ ᱮᱱᱛᱮ ᱥᱟᱱᱛᱟᱞ ᱠᱚᱫᱚ ᱚᱞᱚᱜ ᱯᱟᱲᱦᱟᱜ ᱠᱟᱱᱟ ᱵᱚᱱ ᱠᱚᱢ ᱜᱮᱭᱟ ᱟᱨ ᱚᱞᱚᱜ ᱯᱟᱲᱦᱟᱜ ᱨᱮᱭᱟᱜ ᱢᱚᱱᱮ ᱵᱟᱹᱱᱩᱜ ᱛᱟᱵᱚᱱᱟ ᱪᱮᱫ ᱵᱚᱱ ᱪᱤᱠᱟᱹᱭᱟ ᱟᱵᱚ ᱠᱚᱫᱚ ᱵᱤᱥᱮᱥ ᱛᱮ ᱥᱟᱱᱛᱟᱲ ᱫᱚ ᱪᱮᱫ ᱡᱟᱹᱥᱛᱤ ᱡᱟᱹᱨᱩᱲ ᱟᱵᱚᱱᱟ ᱡᱟᱦᱟᱸ ᱨᱮ ᱦᱩᱭᱩᱜᱼᱟ ᱵᱚᱞ ᱮᱱᱮᱡ ᱡᱟᱦᱟᱸ ᱨᱮ ᱦᱩᱭᱩᱜᱼᱟ ᱠᱟᱲᱟ ᱞᱟᱹᱲᱦᱟᱹᱭ ᱵᱟᱵᱟ ᱦᱚᱲ ᱠᱚᱫᱚ ᱚᱸᱰᱮ ᱟᱨ ᱜᱚᱜᱚ ᱦᱚᱲ ᱫᱚ ᱤᱫᱤᱭᱟ ᱦᱟᱺᱰᱤ ᱟᱨ ᱚᱸᱰᱮ ᱫᱚ ᱟᱵᱚᱨᱮᱱ ᱜᱚᱜᱚ ᱦᱚᱲ ᱠᱚ ᱦᱟᱺᱰᱤ ᱠᱚ ᱫᱚᱦᱚᱭᱟ ᱟᱨ ᱟᱯᱱᱟᱨ ᱨᱮᱱ ᱵᱟᱵᱟ ᱦᱚᱲ ᱠᱚᱠᱚ ᱧᱩ ᱵᱩᱞ ᱟᱪᱚ ᱠᱚᱣᱟ ᱦᱚᱸᱜᱼᱚ ᱱᱚᱣᱟ ᱠᱚ ᱡᱟᱹᱥᱛᱤ ᱟᱵᱚᱣᱟᱜ ᱤᱥᱟᱹ ᱟᱹᱨᱤᱪᱟᱹᱞᱤ ᱢᱮᱱᱟᱜ ᱛᱟᱵᱚᱱᱟ ᱛᱤᱦᱤᱧ ᱫᱚ ᱟᱵᱚᱣᱟᱜ ᱱᱚᱣᱟ ᱫᱤᱥᱚᱢ ᱚᱠᱟ ᱞᱮᱠᱟᱛᱮ ᱵᱚᱱ ᱪᱟᱞᱟᱣ ᱵᱟᱱᱟᱣᱟ ᱚᱠᱟ ᱞᱮᱠᱟᱛᱮ ᱜᱤᱫᱽᱨᱟᱹ ᱵᱚᱱ ᱚᱞᱚᱜ ᱯᱟᱲᱦᱟᱣ ᱦᱚᱪᱚ ᱠᱚᱣᱟ ᱚᱠᱟ ᱞᱮᱠᱟᱛᱮ ᱟᱵᱚᱣᱟᱜ ᱫᱤᱥᱚᱢ ᱵᱚᱱ ᱪᱟᱞᱟᱣ ᱵᱟᱱᱟᱣᱟ ᱱᱚᱣᱟ ᱨᱮᱭᱟᱜ ᱵᱷᱟᱵᱽᱱᱟ ᱪᱤᱱᱛᱟᱹ ᱟᱹᱰᱤ ᱠᱚᱢ ᱢᱮᱱᱟᱜ ᱛᱟᱵᱚᱱᱟ ᱟᱫᱚ ᱚᱱᱟᱛᱮ ᱛᱤᱦᱤᱧ ᱟᱵᱚ ᱱᱚᱰᱮ ᱵᱚᱱ ᱡᱟᱨᱣᱟ ᱟᱠᱟᱱᱟ ᱰᱤᱠᱤᱰᱩᱵᱩ ᱩᱞ ᱵᱟᱜᱟᱱ ᱨᱮ ᱥᱟᱱᱟᱢ ᱜᱚᱜᱚ ᱟᱨ ᱵᱟᱵᱟ ᱵᱚᱭᱦᱟ ᱢᱤᱥᱨᱟ ᱠᱚ ᱤᱧ ᱫᱤᱥᱟᱹ ᱦᱚᱪᱚᱭᱮᱫ ᱯᱮᱭᱟ ᱱᱚᱣᱟ ᱪᱮᱫᱟᱜ ᱵᱚᱱ ᱡᱟᱨᱣᱟ ᱟᱠᱟᱱᱟ ᱪᱮᱫ ᱠᱟᱛᱷᱟ ᱠᱟᱱᱟ ᱚᱱᱟ ᱠᱚᱜᱮ ᱢᱤᱫ ᱵᱟᱨ ᱠᱟᱛᱷᱟ ᱵᱚᱱ ᱦᱩᱫᱤᱥᱟ ᱛᱤᱦᱤᱧ ᱱᱚᱰᱮ ᱟᱵᱚ ᱵᱚᱱ ᱡᱟᱨᱣᱟ ᱟᱠᱟᱱ ᱱᱚᱰᱮ ᱫᱚ ᱟᱹᱣᱨᱤ ᱫᱚ ᱵᱟᱵᱚᱱ ᱡᱟᱨᱣᱟ ᱟᱠᱟᱱᱟ ᱱᱩᱱᱟᱹᱜ ᱢᱟᱨᱟᱝ ᱫᱟᱢ ᱨᱮᱭᱟᱜ ᱠᱟᱛᱷᱟ ᱟᱸᱡᱚᱢ ᱟᱨ ᱥᱮ ᱟᱵᱚᱣᱟᱜ ᱵᱩᱫᱽᱫᱷᱤ ᱦᱟᱛᱟᱣ ᱱᱚᱣᱟ ᱫᱚ ᱵᱩᱡᱷᱟᱹᱣ ᱠᱟᱜ ᱢᱮ ᱥᱠᱩᱞ ᱞᱮᱠᱟ ᱱᱚᱰᱮ ᱠᱞᱟᱥᱚᱜ ᱟᱵᱚ ᱵᱚᱱ ᱦᱮᱡ ᱟᱠᱟᱱᱟ ᱟᱵᱚᱨᱮᱱ ᱢᱟᱦᱟᱥᱚᱭ ᱠᱚ ᱟᱹᱰᱤ ᱩᱛᱟᱹᱨ ᱟᱹᱱ ᱠᱟᱹᱱᱩᱱ ᱠᱚ ᱞᱟᱹᱭ ᱟᱸᱡᱚᱢᱟᱫ ᱵᱚᱱᱟ ᱱᱚᱣᱟ ᱠᱚ ᱵᱚᱦᱚᱜ ᱨᱮ ᱵᱚᱱ ᱫᱤᱥᱟᱹ ᱫᱚᱦᱚᱭᱟ ᱟᱞᱮᱭᱟᱜ ᱦᱚᱲ ᱟᱹᱨᱤᱪᱟᱹᱞᱤ ᱫᱚ ᱱᱚᱝᱠᱟᱱᱟ ᱱᱚᱝᱠᱟ ᱞᱮ ᱪᱟᱞᱟᱣ ᱞᱮᱱᱠᱷᱟᱱ ᱟᱞᱮᱭᱟᱜ ᱫᱤᱥᱚᱢ ᱟᱞᱮ ᱛᱮᱞᱮ ᱪᱟᱞᱟᱣ ᱵᱟᱱᱟᱣᱟ ᱥᱟᱹᱨᱤ ᱠᱟᱛᱷᱟ ᱠᱟᱱ ᱜᱮᱭᱟ ᱵᱚᱭᱦᱟ ᱠᱚ ᱟᱫᱚ ᱠᱚ ᱞᱟᱹᱭᱟᱫ ᱵᱚᱱᱟ ᱟᱨᱦᱚᱸ ᱤᱧ ᱦᱚᱸ ᱢᱤᱫ ᱵᱟᱨ ᱠᱟᱛᱷᱟ ᱛᱤᱱᱟᱹᱜ ᱤᱧ ᱦᱩᱫᱤᱥ ᱧᱟᱢᱟ ᱚᱱᱟᱧ ᱞᱟᱹᱭᱟ ᱟᱵᱚ ᱦᱚᱲᱟᱜ ᱱᱚᱰᱮ ᱚᱫᱷᱤᱠᱟᱨ ᱪᱮᱫ ᱪᱮᱫ ᱠᱚ ᱢᱮᱱᱟᱜᱼᱟ ᱥᱮ ᱪᱮᱫ ᱠᱚ ᱟᱵᱚ ᱚᱠᱟ ᱞᱮᱠᱟ ᱵᱚᱱ ᱦᱟᱛᱟᱣ ᱞᱮᱠᱷᱟᱱ ᱟᱵᱚᱣᱟᱜ ᱱᱚᱰᱮᱱᱟᱜ ᱟᱵᱚᱣᱟᱜ ᱫᱤᱥᱚᱢ ᱨᱮᱵᱚᱱ ᱪᱟᱞᱟᱣ ᱵᱚᱱᱟ ᱥᱮ ᱵᱚᱱ ᱡᱚᱢᱟ ᱥᱮ ᱵᱚᱱ ᱛᱟᱦᱮᱸ ᱫᱟᱲᱮᱭᱟᱜᱼᱟ ᱥᱮ ᱵᱚᱱ ᱴᱤᱠᱟᱹᱜᱼᱟ ᱱᱚᱣᱟ ᱠᱚᱫᱚ ᱟᱵᱚᱣᱟᱜ ᱟᱹᱱ ᱠᱟᱹᱱᱩᱱ ᱵᱤᱱᱟ ᱪᱩᱠᱟᱹᱣ ᱡᱤᱱᱤᱥ ᱠᱟᱱᱟ ᱢᱮᱱᱠᱷᱟᱱ ᱱᱤᱛᱚᱜ ᱫᱚ ᱵᱮᱱᱟᱣ ᱫᱚ ᱵᱟᱝ ᱦᱩᱭᱩᱜᱼᱟ ᱚᱠᱟ ᱫᱚᱠᱚ ᱵᱮᱱᱟᱣ ᱟᱠᱟᱫᱟ ᱱᱚᱣᱟ ᱟᱵᱚ ᱪᱮᱠᱟᱛᱮᱵᱚᱱ ᱯᱚᱦᱚᱞ ᱪᱤᱠᱟ ᱛᱮᱵᱚᱱ ᱯᱟᱸᱡᱟᱭᱟ ᱟᱨ ᱪᱤᱠᱟ ᱛᱮᱵᱚᱱ ᱥᱟᱵ ᱨᱟᱠᱟᱵᱟ ᱡᱚᱛᱚ ᱟᱹᱱ ᱠᱟᱹᱱᱩᱱ ᱫᱚ ᱵᱮᱱᱟᱣ ᱴᱷᱤᱠᱟᱹ ᱱᱚᱣᱟ ᱠᱚᱨᱮᱱᱟᱜ ᱢᱟᱱᱮ ᱪᱤᱱᱛᱟᱹ ᱵᱷᱟᱵᱱᱟ ᱟᱵᱚ ᱫᱚᱦᱚᱭ ᱡᱟᱹᱨᱩᱲ ᱛᱟᱵᱚᱱᱟ ᱟᱫᱚ ᱚᱱᱟᱛᱮ ᱛᱤᱦᱤᱧ ᱟᱵᱚ ᱛᱤᱱᱟᱹᱜ ᱱᱚᱣᱟ ᱟᱵᱚ ᱯᱟᱠᱩᱲᱤᱭᱟ ᱯᱨᱚᱠᱷᱚᱸᱰ ᱨᱮᱱ ᱢᱟᱹᱡᱷᱤ ᱯᱟᱨᱟᱱᱤᱠ ᱱᱟᱭᱠᱮ ᱜᱚᱰᱮᱛ ᱢᱮᱱᱟᱜ ᱵᱚᱱᱟ ᱱᱚᱰᱮ ᱫᱚ ᱛᱤᱦᱤᱧ ᱫᱚ ᱟᱵᱚ ᱫᱚ ᱪᱮᱫ ᱠᱟᱹᱱᱩᱱ ᱠᱚ ᱮᱢ ᱠᱟᱜ ᱵᱚᱱᱟ ᱱᱚᱰᱮ ᱠᱚ ᱮᱢ ᱠᱟᱜ ᱢᱟᱹᱡᱷᱤ ᱯᱟᱨᱜᱟᱱᱟ ᱥᱟᱥᱚᱱ ᱵᱮᱵᱚᱥᱛᱷᱟ ᱱᱚᱰᱮ ᱟᱵᱚᱣᱟᱜ ᱢᱮᱱᱟᱜᱼᱟ ᱢᱟᱹᱡᱷᱤ ᱯᱟᱨᱜᱟᱱᱟ ᱥᱟᱥᱚᱱ ᱵᱮᱵᱚᱥᱛᱷᱟ ᱱᱚᱣᱟ ᱟᱵᱚᱣᱟᱜ ᱠᱟᱹᱱᱩᱱ ᱨᱮ ᱚᱞ ᱪᱩᱠᱟᱹᱣ ᱢᱮᱱᱟᱜᱼᱟ ᱨᱚᱦᱩᱲᱤ ᱯᱟᱨᱛᱷᱟ ᱟᱵᱚᱣᱟᱜ ᱫᱚ ᱥᱟᱱᱛᱟᱲ ᱠᱚᱣᱟᱜ ᱫᱚ ᱚᱞᱤᱠᱷᱤᱛ ᱠᱟᱹᱱᱩᱱ ᱢᱮᱱᱟᱜᱼᱟ ᱞᱤᱠᱷᱤᱛ ᱵᱟᱹᱱᱩᱜᱼᱟ ᱚᱞᱤᱠᱷᱤᱛ ᱠᱟᱹᱱᱩᱱ ᱢᱮᱱᱟᱜ ᱛᱟᱵᱚᱱᱟ ᱚᱱᱟᱛᱮ ᱚᱞ ᱞᱤᱠᱷᱤᱛ ᱠᱟᱹᱱᱩᱱ ᱫᱚ ᱚᱠᱟ ᱞᱮᱠᱟ ᱠᱚ ᱢᱮᱛᱟᱜᱼᱟ ᱛᱤᱦᱤᱧ ᱟᱵᱚᱣᱟᱜ ᱱᱚᱰᱮ ᱟᱹᱨᱤᱪᱟᱹᱞᱤ ᱟᱵᱚᱣᱟᱜ ᱪᱟᱞᱟᱣ ᱵᱟᱱᱟ ᱚᱱᱟᱜᱮ ᱚᱞᱤᱠᱷᱤᱛ ᱠᱟᱹᱱᱩᱱ ᱫᱚᱠᱚ ᱢᱮᱛᱟᱜᱼᱟ ᱟᱵᱚᱣᱟᱜ ᱫᱚ ᱞᱤᱠᱷᱤᱛ ᱫᱚ ᱵᱟᱹᱱᱩᱜᱼᱟ ᱟᱫᱚ ᱚᱱᱟᱛᱮ ᱤᱧ ᱞᱟᱹᱭ ᱟᱵᱚᱱ ᱠᱟᱱᱟ ᱛᱤᱦᱤᱧ ᱛᱤᱱᱟᱹᱜ ᱢᱟᱹᱡᱷᱤ ᱠᱚ ᱢᱮᱱᱟᱜ ᱠᱚᱣᱟ ᱟᱛᱳ ᱵᱚᱱ ᱪᱟᱞᱟᱣ ᱵᱟᱱᱟᱣᱟ ᱱᱚᱣᱟ ᱨᱮᱫᱚ ᱪᱮᱫ ᱞᱮᱠᱟᱢ ᱪᱟᱞᱟᱣ ᱵᱟᱱᱟᱣᱟ ᱪᱮᱫ ᱞᱤᱠᱷᱤᱛ ᱢᱮᱱᱟᱜ ᱛᱟᱢᱟ ᱛᱤᱦᱤᱧ ᱤᱭᱟᱹᱢ ᱯᱩᱡᱟᱹᱭᱟ ᱵᱟᱦᱟᱢ ᱯᱩᱡᱟᱹᱭᱟ ᱜᱟᱯᱟ ᱥᱚᱨᱦᱟᱭᱮᱢ ᱯᱩᱡᱟᱹᱭᱟ ᱚᱠᱚᱭ ᱯᱩᱡᱟᱹᱭᱟ ᱚᱠᱚᱭ ᱵᱟᱭ ᱯᱩᱡᱟᱹᱭᱟ ᱱᱚᱣᱟ ᱠᱚᱫᱚ ᱪᱮᱫ ᱞᱤᱠᱷᱤᱛ ᱢᱮᱱᱟᱜᱼᱟ ᱱᱚᱣᱟ ᱵᱚᱱ ᱧᱮᱞ ᱤᱫᱤᱭᱮᱫ ᱠᱟᱱ ᱜᱮᱭᱟ ᱵᱚᱱ ᱵᱟᱰᱟᱭ ᱜᱮᱭᱟ ᱢᱮᱱᱠᱷᱟᱱ ᱟᱹᱱ ᱠᱟᱹᱱᱩᱱ ᱵᱟᱵᱚᱫ ᱨᱮ ᱚᱠᱟ ᱠᱚ ᱚᱞ ᱠᱟᱛᱮ ᱠᱚ ᱮᱢ ᱟᱠᱟᱱᱟ ᱱᱚᱣᱟ ᱫᱚ ᱧᱮᱞ ᱴᱷᱤᱠ ᱦᱩᱭᱩᱜ ᱛᱟᱵᱚᱱᱟ ᱚᱱᱟ ᱟᱫᱷᱟᱨ ᱛᱮᱜᱮ ᱪᱟᱞᱟᱣ ᱞᱮᱱᱠᱷᱟᱱ ᱜᱮ ᱟᱵᱚᱣᱟᱜ ᱯᱷᱟᱭᱫᱟ ᱫᱚ ᱢᱮᱱᱟᱜᱼᱟ ᱛᱤᱦᱤᱧ ᱟᱵᱚ ᱱᱚᱰᱮ ᱥᱟᱱᱛᱟᱲ ᱦᱚᱯᱚᱱᱟᱜ ᱟᱹᱨᱤᱪᱟᱹᱞᱤ ᱱᱚᱣᱟ ᱵᱟᱯᱞᱟ ᱵᱤᱦᱟᱹ ᱢᱟ ᱫᱚᱥᱨᱟ ᱠᱟᱛᱷᱟ ᱠᱟᱱᱟ ᱱᱚᱣᱟ ᱥᱚᱦᱨᱟᱭ ᱵᱟᱦᱟ ᱠᱚ ᱱᱚᱣᱟ ᱟᱵᱚ ᱯᱟᱠᱩᱲᱤᱭᱟ ᱯᱨᱚᱠᱷᱚᱸᱰ ᱨᱮ ᱪᱤᱠᱟ ᱞᱮᱠᱟᱛᱮ ᱢᱤᱫ ᱫᱤᱱ ᱛᱮᱵᱚᱱ ᱦᱩᱭ ᱦᱚᱪᱚᱭᱟ ᱱᱚᱣᱟ ᱨᱮᱭᱟᱜ ᱟᱵᱚᱣᱟᱜ ᱢᱤᱫᱴᱮᱱ ᱮᱥᱮ ᱪᱤᱱᱛᱟᱹ ᱵᱷᱟᱵᱱᱟ ᱦᱩᱭᱩᱜ ᱡᱟᱹᱨᱩᱲᱟ ᱛᱚᱵᱮ ᱢᱤᱫ ᱫᱤᱱ ᱛᱮᱵᱚᱱ ᱦᱩᱭ ᱦᱚᱪᱚ ᱞᱮᱠᱷᱟᱱ ᱪᱮᱫ ᱠᱚ ᱦᱩᱭᱩᱜᱼᱟ ᱵᱟᱦᱟ ᱢᱤᱫ ᱫᱤᱱ ᱛᱮᱵᱚᱱ ᱦᱩᱭ ᱦᱚᱪᱚᱭᱟ ᱥᱚᱦᱨᱟᱭ ᱢᱤᱫ ᱫᱤᱱ ᱛᱮᱵᱚᱱ ᱦᱩᱭ ᱦᱚᱪᱚᱭᱟ ᱢᱟᱜᱽ ᱡᱟᱛᱨᱟ ᱪᱮᱫ ᱠᱚ ᱟᱵᱚᱣᱟᱜ ᱵᱮᱵᱚᱥᱛᱷᱟ ᱢᱮᱱᱟᱜᱼᱟ ᱢᱤᱫ ᱫᱤᱱ ᱛᱮᱵᱚᱱ ᱦᱩᱭ ᱦᱚᱪᱚ ᱞᱮᱠᱷᱟᱱ ᱥᱟᱱᱟᱢ ᱦᱚᱲ ᱠᱚ ᱵᱟᱰᱟᱭᱟ ᱵᱚᱞᱮ ᱦᱮᱸ ᱥᱟᱱᱛᱟᱲ ᱫᱚ ᱱᱤᱛᱚᱜ ᱟᱠᱚᱣᱟᱜ ᱟᱹᱱ ᱟᱹᱨᱤ ᱟᱨ ᱟᱠᱚᱣᱟᱜ ᱱᱤᱭᱚᱢ ᱫᱷᱚᱨᱚᱢ ᱫᱚᱠᱚ ᱧᱮᱞ ᱴᱷᱤᱠ ᱠᱮᱫᱟ ᱟᱫᱚ ᱟᱵᱚ ᱚᱠᱟ ᱛᱤᱦᱤᱧ ᱚᱠᱚᱭ ᱱᱚ ᱛᱟᱹᱨᱤᱠᱷ ᱠᱚ ᱩᱢᱩᱜᱼᱟ ᱥᱚᱨᱦᱟᱭ ᱚᱠᱚᱭ ᱫᱚ ᱫᱚᱥ ᱛᱟᱹᱨᱤᱠᱷ ᱠᱚ ᱩᱢᱩᱜᱼᱟ ᱪᱮᱫ ᱪᱚ ᱚᱱᱟ ᱟᱛᱳ ᱨᱮᱱ ᱢᱟᱺᱡᱷᱤ ᱦᱟᱲᱟᱢᱮ ᱢᱮᱛᱟ ᱫᱮᱭᱟ ᱟᱵᱚᱣᱟᱜ ᱫᱚ ᱛᱤᱦᱤᱧ ᱫᱤᱱ ᱫᱚ ᱵᱟᱝ ᱜᱟᱱᱚᱜᱼᱟ ᱦᱳᱭ ᱵᱩᱫᱷᱵᱟᱨ ᱵᱟᱝ ᱠᱟᱱᱟ ᱥᱮ ᱥᱟᱹᱠᱟᱹᱞ ᱵᱟᱨ ᱵᱟᱝ ᱠᱟᱱᱟ ᱟᱞᱮ ᱫᱚ ᱱᱤᱭᱟᱹ ᱫᱤᱱ ᱞᱮ ᱩᱢ ᱵᱟᱲᱟᱜᱼᱟ ᱚᱱᱟᱛᱮ ᱤᱱᱟᱹ ᱫᱤᱱ ᱜᱮᱞᱮ ᱩᱢᱩᱜᱼᱟ ᱱᱚᱣᱟ ᱨᱮᱭᱟᱜ ᱪᱮᱫ ᱵᱷᱮᱫ ᱢᱮᱱᱟᱜ ᱛᱟᱵᱚᱱᱟ ᱵᱚᱭᱦᱟ ᱠᱚ ᱟᱵᱚ ᱪᱮᱫ ᱵᱷᱮᱫ ᱢᱮᱱᱟᱜ ᱛᱟᱵᱚᱱᱟ ᱵᱚᱞᱮ ᱚᱠᱟᱴᱟᱜ ᱫᱤᱱ ᱨᱮ ᱵᱟᱝ ᱡᱩᱛᱩᱜᱼᱟ ᱮᱠᱮᱱ ᱞᱩᱠᱷᱤ ᱵᱟᱨ ᱫᱤᱱ ᱵᱟᱝ ᱡᱩᱛᱩᱜᱼᱟ ᱱᱚᱣᱟ ᱫᱚᱵᱚᱱ ᱵᱟᱰᱟᱭ ᱜᱮᱭᱟ ᱪᱮᱫᱟᱜ ᱵᱟᱝ ᱡᱩᱛᱩᱜᱼᱟ ᱚᱸᱰᱮ ᱮᱭᱥᱮ ᱱᱟᱭᱠᱤ ᱟᱨ ᱠᱩᱰᱟᱹᱢ ᱱᱟᱭᱠᱤ ᱚᱸᱰᱮ ᱠᱤᱱ ᱠᱟᱹᱢᱤᱭᱟ ᱪᱟᱣᱞᱤ ᱵᱟᱹᱠᱤᱱ ᱮᱨᱟ ᱵᱩᱞ ᱢᱟᱭᱟᱢ ᱡᱟᱹᱨᱩᱲᱟ ᱮᱭᱥᱮ ᱱᱩᱭ ᱡᱚᱜᱽ ᱢᱟᱹᱡᱷᱤᱭᱟᱜ ᱤᱭᱟᱹᱣᱟᱜ ᱠᱩᱰᱟᱹᱢᱟᱜ ᱚᱱᱟ ᱪᱟᱣᱞᱮ ᱵᱟᱭ ᱮᱨ ᱛᱮ ᱞᱩᱠᱷᱤ ᱵᱟᱨ ᱫᱤᱱ ᱵᱟᱠᱚ ᱠᱟᱹᱢᱤᱭᱟ ᱱᱤᱭᱟᱹᱛᱮ ᱵᱩᱡᱽ ᱠᱟᱜ ᱯᱮ ᱟᱫᱚ ᱛᱤᱦᱤᱧ ᱧᱮᱞ ᱢᱮ ᱟᱵᱚ ᱮᱴᱟᱜ ᱠᱚ ᱵᱮᱵᱚᱥᱛᱟ ᱨᱮ ᱫᱤᱠᱩ ᱥᱮ ᱡᱩᱞᱦᱟ ᱥᱮ ᱠᱤᱨᱤᱥᱛᱟᱱ ᱦᱚᱲ ᱛᱤᱦᱤᱧ ᱡᱩᱫᱤ ᱫᱤᱵᱤ ᱦᱩᱭᱩᱜ ᱠᱟᱱᱟ ᱦᱚᱲᱮ ᱜᱚᱡ ᱟᱠᱟᱱ ᱠᱷᱟᱱ ᱵᱟᱠᱚ ᱛᱚᱯᱟᱭᱮᱭᱟ ᱮᱱᱦᱚᱸ ᱫᱤᱵᱤ ᱫᱚ ᱯᱟᱨᱚᱢᱚᱜ ᱜᱮᱭᱟ ᱟᱨ ᱟᱵᱚ ᱫᱚ ᱢᱮᱱᱟ ᱤᱧ ᱫᱚ ᱵᱟᱝ ᱜᱟᱱᱚᱜ ᱠᱟᱱᱟ ᱮᱭᱥᱮ ᱰᱟᱝᱨᱟ ᱦᱚᱸ ᱚᱠᱟ ᱫᱚᱭ ᱨᱩᱣᱟᱹᱜ ᱠᱟᱱᱟ ᱪᱮᱫ ᱪᱚ ᱩᱱᱠᱩ ᱪᱮᱫ ᱪᱮᱫ ᱪᱚ ᱟᱹᱱᱩᱢ ᱠᱮᱫᱟ ᱟᱞᱮ ᱫᱚ ᱱᱤᱭᱟᱹ ᱫᱤᱱ ᱦᱤᱞᱳᱜ ᱫᱚ ᱵᱟᱞᱮ ᱩᱢᱩᱜᱼᱟ ᱦᱟᱱᱟ ᱫᱤᱱ ᱦᱤᱞᱳᱜ ᱞᱮ ᱩᱢᱩᱜᱼᱟ ᱪᱮᱫᱟᱜ ᱱᱚᱣᱟ ᱯᱮ ᱨᱚᱲᱟ ᱚᱱᱟ ᱛᱮᱜᱮ ᱦᱚᱲ ᱫᱚ ᱟᱵᱚ ᱵᱟᱵᱚᱱ ᱢᱤᱫ ᱢᱚᱛ ᱫᱟᱲᱮᱭᱟᱜ ᱠᱟᱱᱟ ᱚᱱᱟ ᱠᱚ ᱨᱚᱲ ᱫᱚ ᱵᱟᱝ ᱦᱩᱭᱩᱜ ᱡᱟᱹᱨᱩᱲ ᱠᱟᱱᱟ ᱚᱱᱟᱛᱮ ᱛᱤᱦᱤᱧ ᱟᱵᱚ ᱱᱚᱰᱮ ᱥᱟᱱᱛᱟᱲ ᱦᱚᱲ ᱵᱟᱠᱷᱨᱟ ᱱᱩᱱᱟᱹᱜ ᱢᱚᱡᱽ ᱟᱹᱱ ᱠᱟᱹᱱᱩᱱ ᱠᱚ ᱵᱮᱱᱟᱣ ᱦᱚᱴᱚ ᱟᱠᱟᱫᱟ ᱟᱨ ᱟᱵᱚ ᱱᱚᱣᱟ ᱟᱹᱱ ᱠᱟᱹᱱᱩᱱ ᱵᱟᱵᱚᱱ ᱧᱮᱞ ᱴᱷᱤᱠᱟ ᱱᱚᱰᱮ ᱟᱵᱚ ᱵᱚᱱ ᱛᱟᱦᱮᱸ ᱫᱟᱲᱮᱭᱟᱜᱼᱟ ᱵᱟᱵᱚᱱ ᱛᱟᱦᱮᱸ ᱫᱟᱲᱮᱭᱟᱜᱼᱟ ᱪᱮᱫᱟᱜ ᱱᱚᱰᱮ ᱤᱥᱮ ᱢᱟᱱᱮ ᱤᱭᱟᱹ ᱯᱤᱥᱟ ᱮᱴ ᱞᱟᱹᱜᱩᱭᱮᱱᱟ ᱟᱵᱚ ᱢᱟᱺᱡᱷᱤ ᱠᱚ ᱱᱚᱰᱮ ᱵᱷᱚᱠᱟ ᱜᱮᱛᱮ ᱵᱚᱱ ᱟᱵᱚ ᱛᱮ ᱪᱟᱞᱟᱣ ᱵᱟᱱᱟᱣ ᱡᱤᱱᱤᱥ ᱵᱟᱠᱚ ᱮᱢᱟᱜ ᱵᱚᱱᱟ ᱢᱟᱺᱡᱷᱤ ᱠᱚᱠᱚ ᱵᱚᱠᱟ ᱜᱮᱭᱟ ᱵᱟᱠᱚ ᱪᱟᱞᱟᱣ ᱵᱟᱱᱟᱣ ᱫᱟᱲᱮᱭᱟᱜᱼᱟ ᱱᱚᱰᱮ ᱫᱚᱥ ᱞᱟᱠᱷ ᱜᱟᱨᱚ ᱞᱟᱠᱷ ᱴᱟᱠᱟ ᱦᱤᱡᱩᱜᱼᱟ ᱚᱠᱚᱭ ᱵᱤᱠᱟᱥᱟ ᱵᱤᱠᱟᱥ ᱫᱟᱲᱮᱭᱟᱜᱼᱟ ᱠᱚ ᱢᱟᱺᱡᱷᱤ ᱫᱟᱲᱮᱭᱟᱜᱼᱟ ᱵᱚᱱ ᱵᱟᱵᱚᱱ ᱫᱟᱲᱮᱭᱟᱜᱼᱟ ᱚᱱᱟᱛᱮ ᱛᱮᱦᱮᱧ ᱯᱤᱥᱟ ᱮᱴ ᱜᱚᱴᱟᱭᱮᱱᱟ ᱚᱱᱟ ᱛᱮᱠᱚ ᱯᱤᱥᱟ ᱮᱰ ᱠᱚ ᱞᱟᱹᱜᱩ ᱠᱮᱫᱟ ᱱᱤᱛᱚᱜ ᱫᱚ ᱯᱚᱧᱪᱟᱭᱮᱛ ᱨᱮ ᱪᱩᱱᱟᱹᱣ ᱦᱩᱭᱩᱜᱼᱟ ᱢᱩᱠᱷᱤᱭᱟᱹ ᱠᱚ ᱵᱮᱱᱟᱣ ᱠᱚᱣᱟ ᱩᱱᱠᱩ ᱜᱮᱠᱚ ᱵᱤᱠᱟᱥᱟ ᱟᱵᱚ ᱫᱚᱵᱚᱱ ᱞᱩᱴ ᱮᱱᱟ ᱚᱱᱟᱛᱤᱧ ᱢᱮᱱᱫᱟ ᱥᱟᱱᱟᱢ ᱢᱟᱺᱡᱷᱤ ᱠᱚ ᱵᱩᱫᱽᱫᱷᱤ ᱦᱩᱭᱩᱜᱼᱟ ᱚᱠᱚᱭ ᱠᱚ ᱵᱟᱵᱚᱱ ᱵᱟᱲᱟᱭᱟ ᱯᱟᱲᱦᱟᱜ ᱥᱚᱢᱚᱭ ᱯᱟᱨᱚᱢᱱᱟ ᱜᱤᱫᱽᱨᱟᱹ ᱠᱚᱠᱚ ᱦᱟᱨᱟᱣ ᱟᱠᱟᱱ ᱛᱟᱯᱮᱭᱟ ᱵᱟᱦᱟᱞ ᱠᱚᱯᱮ ᱱᱚᱣᱟ ᱛᱷᱚᱲᱟ ᱫᱤᱱ ᱵᱷᱤᱛᱨᱤ ᱨᱮ ᱟᱵᱚ ᱵᱚᱱ ᱨᱩᱣᱟᱹᱲᱟ ᱢᱟᱺᱡᱷᱤ ᱯᱟᱨᱜᱟᱱᱟ ᱟᱵᱚ ᱥᱟᱥᱚᱱ ᱵᱮᱵᱚᱥᱛᱷᱟ ᱟᱨ ᱟᱵᱚᱣᱟᱜ ᱱᱚᱣᱟ ᱵᱟᱵᱚᱱ ᱞᱟᱹᱜᱩ ᱞᱮᱠᱷᱟᱱ ᱟᱵᱚ ᱪᱟᱵᱟ ᱟᱵᱚ ᱱᱚᱰᱮ ᱪᱤᱞᱤ ᱦᱚᱸᱵᱚᱱ ᱵᱟᱝ ᱠᱟᱱᱟ ᱛᱤᱦᱤᱧ ᱰᱤᱠᱤ ᱰᱩᱵᱟᱹ ᱨᱮ ᱜᱟᱨᱟᱢ ᱥᱟᱵᱷᱟ ᱦᱩᱭᱩᱜᱼᱟ ᱯᱤᱥᱟ ᱮᱴ ᱞᱟᱹᱜᱩ ᱟᱠᱟᱱᱟ ᱰᱤᱠᱤ ᱰᱩᱵᱟᱹ ᱨᱮ ᱚᱠᱚᱭᱴᱟᱜ ᱢᱟᱱᱮ ᱥᱠᱤᱢᱮ ᱧᱟᱢᱟ ᱜᱟᱨᱟᱢ ᱥᱟᱵᱷᱟ ᱛᱮ ᱢᱟᱥᱮ ᱵᱚᱱ ᱧᱮᱞ ᱞᱮᱜᱟ ᱞᱮᱠᱤ ᱵᱩᱜᱤ ᱧᱟᱢ ᱫᱟᱲᱮᱭᱟᱜᱼᱟ ᱠᱚ ᱠᱷᱟᱹᱞᱤ ᱡᱚᱲᱟ ᱠᱚ ᱧᱟᱢᱟ ᱚᱱᱟᱛᱮ ᱤᱧ ᱞᱟᱹᱭ ᱠᱟᱱᱟ ᱟᱵᱚ ᱱᱚᱣᱟ ᱯᱤᱥᱟ ᱮᱴ ᱚᱠᱟ ᱟᱵᱚ ᱵᱩᱠᱟ ᱠᱷᱟᱹᱛᱤᱨ ᱛᱮ ᱱᱚᱣᱟ ᱦᱩᱭᱱᱟ ᱱᱚᱣᱟ ᱦᱚᱸ ᱟᱵᱚ ᱟᱹᱰᱤ ᱢᱟᱨᱟᱝ ᱦᱟᱹᱱᱤ ᱨᱮ ᱢᱮᱱᱟᱜ ᱵᱚᱱᱟ ᱟᱹᱰᱤ ᱟᱸᱴ ᱵᱚᱱ ᱦᱟᱹᱱᱤᱭᱮᱱᱟ ᱟᱨ ᱵᱟᱠᱷᱟᱱ ᱱᱚᱰᱮ ᱮᱥᱮ ᱢᱟᱹᱡᱷᱤ ᱯᱟᱨᱜᱟᱱᱟ ᱥᱟᱥᱚᱱ ᱵᱮᱵᱚᱥᱛᱷᱟ ᱛᱟᱦᱮᱸ ᱠᱟᱱᱟ ᱟᱹᱰᱤ ᱢᱚᱡᱽ ᱮᱥᱮ ᱯᱟᱹᱠᱟᱹᱲᱤᱭᱟᱹ ᱨᱮᱦᱚᱸ ᱮᱥᱮ ᱢᱟᱱᱮ ᱱᱚᱣᱟ ᱢᱤᱫᱴᱮᱱ ᱵᱟᱨ ᱯᱮ ᱚᱲᱟᱜ ᱤᱭᱟᱹ ᱠᱚ ᱛᱟᱦᱮᱱ ᱠᱷᱟᱱ ᱩᱱᱠᱩ ᱦᱚᱸ ᱱᱚᱣᱟ ᱨᱮ ᱯᱷᱟᱭᱫᱟ ᱠᱚ ᱩᱴᱷᱟᱹᱣ ᱫᱟᱲᱮ ᱠᱮᱭᱟ ᱢᱮᱱᱠᱷᱟᱱ ᱚᱸᱰᱮ ᱵᱟᱝ ᱦᱩᱭᱩᱜᱼᱟ ᱜᱨᱟᱢ ᱥᱚᱵᱷᱟ ᱞᱮᱠᱟᱛᱮ ᱪᱟᱞᱟᱜᱼᱟ ᱚᱸᱰᱮ ᱫᱚ ᱚᱠᱚᱭ ᱠᱚ ᱡᱟᱹᱥᱛᱤ ᱡᱟᱹᱛ ᱢᱮᱱᱟᱜ ᱠᱚᱣᱟ ᱩᱱᱠᱩ ᱩᱱᱠᱩ ᱜᱮᱠᱚ ᱡᱤᱛᱟᱹᱜᱼᱟ ᱧᱮᱞ ᱢᱮ ᱯᱤᱥᱟᱭ ᱴᱚᱠᱟ ᱥᱮ ᱤᱥᱮ ᱢᱟᱱᱮ ᱤᱫᱤ ᱠᱮᱫ ᱵᱚᱱᱟ ᱱᱚᱣᱟ ᱟᱵᱚᱣᱟᱜ ᱠᱷᱟᱹᱛᱤᱨ ᱛᱮ ᱛᱤᱦᱤᱧ ᱟᱵᱚ ᱵᱚᱱ ᱦᱩᱫᱤᱥᱟ ᱛᱤᱦᱤᱧ ᱱᱚᱣᱟ ᱡᱷᱟᱲᱠᱷᱚᱸᱰ ᱟᱵᱚ ᱪᱮᱫᱟᱜ ᱵᱷᱮᱜᱟᱨ ᱠᱟᱱᱟ ᱪᱮᱫ ᱢᱟᱱᱮ ᱢᱟᱱᱭᱚᱛᱟ ᱢᱮᱱᱟᱜᱼᱟ ᱵᱚᱞᱮ ᱪᱮᱫᱟᱜ ᱠᱚ ᱵᱷᱮᱜᱟᱨ ᱠᱮᱫᱟ ᱡᱷᱟᱲᱠᱷᱚᱸᱰ ᱩᱱᱟᱹᱜ ᱫᱤᱱ ᱠᱷᱚᱱ ᱵᱚᱱ ᱞᱟᱹᱲᱦᱟᱹᱭ ᱠᱟᱱ ᱛᱟᱦᱮᱸᱱᱟ ᱵᱚᱞᱮ ᱛᱤᱦᱤᱧ ᱪᱮᱫᱟᱜ ᱱᱚᱣᱟ ᱡᱷᱟᱲᱠᱷᱚᱸᱰ ᱵᱷᱮᱜᱟᱨ ᱮᱱᱟ ᱟᱨ ᱡᱷᱟᱲᱠᱷᱚᱸᱰ ᱵᱷᱮᱜᱟᱨ ᱠᱟᱛᱮ ᱪᱮᱫ ᱯᱷᱟᱭᱫᱟ ᱦᱩᱭᱩᱜᱼᱟ ᱟᱨ ᱪᱮᱫᱟᱜ ᱠᱚ ᱵᱷᱮᱜᱟᱨ ᱠᱮᱫᱟ ᱱᱚᱰᱮᱱ ᱠᱚ ᱨᱮᱸᱜᱮᱡ ᱩᱨᱤᱡ ᱦᱚᱲ ᱦᱚᱲ ᱢᱮᱱᱟᱜ ᱠᱚᱣᱟ ᱱᱚᱰᱮ ᱥᱚᱨᱠᱟᱨᱮ ᱢᱮᱱ ᱠᱮᱫᱟ ᱵᱚᱞᱮ ᱮᱠᱟᱞ ᱛᱮ ᱱᱚᱰᱮ ᱟᱠᱚ ᱱᱚᱣᱟ ᱵᱷᱮᱜᱟᱨ ᱞᱮᱱᱠᱷᱟᱱ ᱱᱩᱠᱩ ᱟᱠᱚ ᱠᱚ ᱵᱤᱠᱟᱥᱚᱜᱼᱟ ᱟᱠᱚᱣᱟᱜ ᱫᱤᱥᱚᱢ ᱟᱠᱚ ᱛᱮᱠᱚ ᱪᱟᱞᱟᱣ ᱵᱮᱱᱟᱣᱟ ᱢᱚᱡᱽ ᱠᱚ ᱡᱚᱢᱟ ᱜᱤᱫᱽᱨᱟᱹ ᱠᱚᱠᱚ ᱚᱞᱚᱜ ᱯᱟᱲᱦᱟᱣ ᱦᱚᱪᱚ ᱠᱚᱣᱟ ᱟᱨ ᱟᱠᱚ ᱨᱟᱡᱽ ᱠᱚ ᱵᱮᱱᱟᱜᱼᱟ ᱟᱠᱚ ᱛᱮᱠᱚ ᱪᱟᱞᱟᱣ ᱵᱮᱱᱟᱣᱟ ᱱᱚᱣᱟ ᱞᱟᱹᱜᱤᱫ ᱮᱭᱥᱮ ᱢᱟᱱᱮ ᱡᱷᱟᱲᱠᱷᱚᱸᱰ ᱫᱚ ᱟᱞᱟᱜᱽ ᱟᱠᱟᱱᱟ ᱢᱮᱱᱠᱷᱟᱱ ᱚᱱᱟ ᱪᱟᱞᱟᱜ ᱠᱟᱱᱟ ᱱᱤᱛᱚᱜ ᱚᱠᱚᱭᱴᱟᱜ ᱮᱢ ᱮᱞ ᱮᱢ ᱯᱤ ᱠᱚ ᱨᱚᱲ ᱮᱫᱟ ᱵᱚᱞᱮ ᱱᱚᱰᱮ ᱫᱚ ᱮᱭᱥᱮ ᱱᱚᱣᱟ ᱡᱟᱹᱨᱩᱲᱚᱜᱼᱟ ᱥᱮ ᱦᱟᱱᱟ ᱡᱟᱹᱨᱩᱲᱚᱜᱼᱟ ᱥᱮ ᱱᱚᱣᱟ ᱡᱟᱹᱨᱩᱲᱚᱜᱼᱟ ᱚᱠᱚᱭᱴᱟᱜ ᱮᱢ ᱮᱞ ᱮᱢ ᱯᱤ ᱠᱚ ᱨᱚᱲ ᱮᱫᱟ ᱟᱵᱚ ᱨᱮᱱ ᱮᱢᱮᱞᱮ ᱟᱵᱚ ᱵᱚᱱ ᱡᱤᱛᱟᱹᱣ ᱟᱠᱟᱫ ᱠᱚᱣᱟ ᱚᱠᱚᱭᱴᱟᱜ ᱨᱚᱲ ᱮᱫᱟ ᱵᱚᱞᱮ ᱮᱥᱮ ᱢᱟᱱᱮ ᱱᱚᱣᱟ ᱥᱮ ᱦᱟᱱᱟ ᱦᱩᱭᱩᱜ ᱡᱟᱹᱨᱩᱲ ᱠᱟᱱᱟ ᱪᱤᱞᱤ ᱦᱚᱸ ᱟᱵᱚ ᱛᱟᱞᱟᱨᱮ ᱱᱚᱣᱟ ᱵᱟᱠᱚ ᱨᱚᱲ ᱮᱫᱟ ᱟᱨ ᱛᱤᱦᱤᱧ ᱩᱱᱠᱩᱣᱟᱜ ᱦᱟᱛ ᱨᱮ ᱠᱟᱹᱱᱩᱱ ᱢᱮᱱᱟᱜᱼᱟ ᱟᱫᱚ ᱚᱱᱟᱛᱤᱧ ᱢᱮᱱᱫᱟ ᱱᱮᱛᱟ ᱠᱚᱣᱟᱜ ᱯᱤᱪᱷᱟ ᱨᱮ ᱟᱞᱚᱯᱮ ᱛᱟᱦᱮᱱᱟ ᱟᱵᱚᱣᱟᱜ ᱥᱟᱥᱚᱱ ᱵᱮᱵᱚᱥᱛᱷᱟ ᱟᱵᱚ ᱛᱮᱵᱚᱱ ᱪᱟᱞᱟᱣ ᱵᱟᱹᱱᱩᱜᱼᱟ ᱪᱮᱫ ᱞᱮᱠᱟ ᱱᱚᱣᱟ ᱟᱵᱚ ᱵᱚᱱ ᱜᱚᱴᱟᱭᱟ ᱛᱷᱚᱲᱟ ᱫᱤᱱ ᱞᱟᱦᱟᱨᱮ ᱱᱚᱣᱟ ᱛᱷᱚᱲᱟ ᱟᱞᱮ ᱞᱮ ᱜᱟᱞᱢᱟᱨᱟᱣ ᱞᱮᱫᱟ ᱱᱚᱰᱮ ᱟᱵᱚ ᱠᱚ ᱮᱠᱛᱟ ᱡᱩᱫᱤ ᱵᱟᱵᱚᱱ ᱛᱟᱦᱮᱱᱟ ᱢᱤᱫ ᱢᱚᱛ ᱵᱟᱵᱚᱱ ᱛᱟᱦᱮᱱᱟ ᱱᱚᱰᱮ ᱤᱥᱮ ᱥᱮᱛᱟ ᱞᱮᱠᱟ ᱠᱚ ᱞᱟᱜᱟ ᱧᱤᱨ ᱵᱚᱱᱟ ᱥᱮᱛᱟ ᱞᱮᱠᱟ ᱠᱚ ᱞᱟᱜᱟ ᱧᱤᱨ ᱵᱚᱱᱟ ᱵᱚᱭᱦᱟ ᱠᱚ ᱚᱱᱟ ᱠᱚ ᱟᱯᱮ ᱫᱤᱥᱟᱹ ᱫᱚᱦᱚᱭ ᱯᱮ ᱚᱱᱟᱛᱮ ᱢᱤᱫ ᱢᱚᱛᱚ ᱟᱹᱰᱤ ᱢᱟᱨᱟᱝ ᱡᱤᱱᱤᱥ ᱠᱟᱱᱟ ᱟᱨ ᱛᱤᱦᱤᱧ ᱱᱚᱰᱮ ᱵᱚᱱ ᱦᱮᱡ ᱟᱠᱟᱱᱟ ᱱᱚᱰᱮ ᱠᱮᱞᱟᱥ ᱵᱚᱱ ᱦᱮᱡ ᱟᱠᱟᱱᱟ ᱟᱵᱟᱨ ᱚᱠᱟ ᱦᱤᱞᱳᱜ ᱰᱮᱴ ᱵᱚᱱ ᱵᱟᱲᱦᱟᱣᱟ ᱱᱚᱝᱠᱟ ᱜᱮᱵᱚᱱ ᱠᱮᱞᱟᱥᱚᱜᱼᱟ ᱟᱨ ᱟᱵᱚᱣᱟᱜ ᱟᱹᱱ ᱠᱟᱹᱱᱩᱱ ᱵᱚᱱ ᱦᱟᱛᱟ ᱟᱨ ᱵᱚᱱ ᱞᱟᱹᱲᱦᱟᱹᱭᱟ ᱟᱵᱚᱣᱟᱜ ᱱᱤᱭᱚᱢ ᱟᱹᱨᱤ ᱞᱮᱠᱟᱛᱮ ᱵᱤᱱᱟᱹ ᱠᱟᱹᱱᱩᱱ ᱛᱮᱫᱚ ᱵᱟᱝ ᱠᱟᱹᱱᱩᱱ ᱛᱮᱜᱮ ᱵᱚᱱ ᱞᱟᱹᱲᱦᱟᱹᱭᱟ ᱟᱨᱵᱚᱱ ᱫᱟᱲᱮᱭᱟᱜᱼᱟ